Nho tontinho. ᱦᱮᱞᱳ ᱜᱟᱛᱮ ᱠᱚ ᱥᱟᱱᱟᱢ ᱠᱚ ᱡᱚᱦᱟᱨ ᱜᱮ ᱤᱧ ᱜᱮ ᱯᱨᱚᱥᱚᱱᱡᱤᱛ ᱠᱤᱥᱠᱩ ᱟᱨ ᱛᱮᱦᱮᱧᱟᱜ ᱱᱟᱣᱟ ᱟᱯᱰᱮᱴ ᱨᱮ ᱟᱯᱮ ᱡᱚᱛᱚ ᱠᱚᱧ ᱥᱟᱹᱜᱩᱱ ᱫᱟᱨᱟᱢᱮᱫ ᱠᱟᱱᱟ ᱛᱚ ᱟᱥᱚᱜ ᱠᱟᱹᱱᱟᱹᱧ ᱜᱟᱛᱮ ᱠᱚ ᱟᱯᱮ ᱪᱮᱫ ᱞᱮᱠᱟ ᱢᱮᱱᱟᱜ ᱯᱮᱭᱟ ᱤᱧ ᱫᱚ ᱱᱟᱯᱟᱭ ᱜᱮ ᱢᱤᱱᱟᱹᱧᱟ ᱛᱚ ᱜᱟᱛᱮ ᱠᱚ ᱛᱮᱦᱮᱧᱟᱜ ᱱᱟᱣᱟ ᱟᱯᱰᱮᱴ ᱨᱮ ᱟᱯᱮᱧ ᱵᱟᱰᱟᱭ ᱦᱚᱪᱚ ᱯᱮᱭᱟ ᱡᱟᱦᱟᱸ ᱫᱚ ᱯᱷᱤᱞᱢ ᱥᱟᱱᱛᱟᱞᱤ ᱯᱷᱤᱞᱢ ᱱᱤᱛᱚᱜ ᱟᱨ ᱢᱤᱫᱴᱮᱱ ᱥᱟᱱᱛᱟᱞᱤ ᱯᱷᱤᱞᱢ ᱠᱚ ᱨᱤᱞᱤᱡᱽ ᱠᱟᱜᱼᱟ ᱡᱟᱦᱟᱸ ᱫᱚ ᱟᱨᱡᱩᱱ ᱴᱩ ᱨᱮᱱ ᱫᱩᱥᱢᱟᱱ ᱥᱤᱯᱨᱟ ᱯᱷᱤᱞᱢ ᱯᱨᱚᱰᱟᱠᱥᱚᱱ ᱥᱮᱫ ᱠᱷᱚᱱ ᱥᱟᱡᱟᱣ ᱥᱟᱯᱲᱟᱣ ᱟᱠᱟᱫ ᱯᱷᱤᱞᱢ ᱟᱨᱡᱩᱱ ᱴᱩ ᱨᱤᱞᱤᱡᱚᱜ ᱠᱟᱱᱟ ᱛᱚ ᱜᱟᱛᱮ ᱠᱚ ᱟᱹᱰᱤ ᱨᱟᱹᱥᱠᱟᱹ ᱟᱨ ᱟᱹᱰᱤ ᱠᱩᱥᱤ ᱵᱩᱡᱷᱟᱹᱜ ᱠᱟᱱᱟ ᱮᱱᱛᱮᱫ ᱟᱹᱰᱤ ᱱᱟᱯᱟᱭ ᱱᱟᱯᱟᱭ ᱥᱟᱱᱛᱟᱞᱤ ᱯᱷᱤᱞᱢ ᱠᱚ ᱵᱮᱱᱟᱣᱮᱫ ᱛᱟᱵᱚᱱᱟ ᱱᱮᱛᱟᱨ ᱫᱚ ᱢᱮᱱ ᱵᱚᱱ ᱢᱮᱱ ᱜᱟᱱ ᱠᱚᱜᱼᱟ ᱥᱟᱣᱩᱛᱷ ᱨᱮ ᱞᱮᱠᱟ ᱱᱮᱛᱟᱨ ᱫᱚ ᱵᱮᱱᱟᱜ ᱠᱟᱱᱟ ᱟᱵᱚ ᱥᱟᱱᱛᱟᱞᱤ ᱯᱷᱤᱞᱢ ᱦᱚᱸ ᱛᱚ ᱜᱟᱛᱮ ᱠᱚ ᱟᱹᱰᱤ ᱜᱮ ᱟᱵᱚ ᱥᱟᱱᱛᱟᱞᱤ ᱤᱱᱰᱟᱥᱴᱨᱤ ᱦᱚᱸ ᱞᱟᱦᱟᱣ ᱠᱟᱱᱟ ᱛᱚ ᱜᱟᱛᱮ ᱠᱚ ᱟᱯᱮ ᱱᱚᱣᱟ ᱟᱯᱰᱮᱴ ᱤᱧ ᱵᱟᱰᱟᱭ ᱦᱚᱪᱚᱭᱮᱫ ᱯᱮᱭᱟ ᱱᱚᱣᱟ ᱟᱯᱰᱮᱴ ᱵᱟᱰᱟᱭ ᱠᱟᱛᱮ ᱟᱯᱮ ᱪᱮᱫ ᱯᱮ ᱦᱩᱫᱤᱥ ᱮᱫᱟ ᱜᱟᱛᱮ ᱠᱚ ᱱᱚᱣᱟ ᱥᱤᱯᱨᱟ ᱯᱷᱤᱞᱢ ᱟᱠᱥᱚᱱ ᱥᱮᱫ ᱠᱚ ᱥᱟᱡᱟ ᱥᱟᱯᱲᱟᱣ ᱟᱠᱟᱫ ᱟᱨᱡᱩᱱ ᱴᱩ ᱟᱨᱡᱩᱱ ᱟᱨᱡᱩᱱ ᱥᱟᱱᱛᱟᱞᱤ ᱢᱩᱵᱷᱤ ᱡᱟᱦᱟᱸ ᱫᱚ ᱯᱷᱤᱞᱢ ᱱᱚᱣᱟ ᱨᱮᱭᱟᱜ ᱞᱤᱝᱠ ᱰᱤᱥᱠᱨᱤᱯᱥᱚᱱ ᱨᱮᱧ ᱮᱢᱮᱫ ᱛᱟᱵᱚᱱᱟ ᱟᱨ ᱚᱸᱰᱮ ᱠᱷᱚᱱ ᱟᱯᱮ ᱯᱩᱥᱴᱟᱹᱣ ᱛᱮᱯᱮ ᱧᱮᱞ ᱫᱟᱲᱮ ᱛᱟᱵᱚᱱᱟ ᱟᱨ ᱫᱮᱞᱟ ᱛᱚᱵᱮ ᱟᱵᱚ ᱦᱚᱸ ᱱᱚᱰᱮ ᱛᱷᱚᱲᱟ ᱵᱚᱱ ᱛᱷᱚᱲᱟ ᱵᱚᱱ ᱧᱮᱞ ᱞᱮᱜᱮ ᱪᱮᱫ ᱞᱮᱠᱟ ᱠᱚ ᱵᱮᱱᱟᱣ ᱠᱟᱜᱼᱟ ᱪᱮᱫ ᱞᱮᱠᱟ ᱧᱮᱞᱚᱜ ᱠᱟᱱᱟ ᱛᱚ ᱜᱟᱛᱮ ᱠᱚ ᱡᱟᱦᱟᱸ ᱡᱩᱫᱤ ᱱᱚᱣᱟ ᱪᱮᱱᱮᱞ ᱨᱮᱯᱮ ᱱᱟᱣᱟ ᱜᱮ ᱛᱟᱵᱚᱱᱟ ᱛᱚᱵᱮ ᱥᱟᱵᱥᱠᱨᱟᱭᱤᱵ ᱞᱟᱭᱤᱠ ᱠᱚᱢᱮᱱᱴ ᱟᱞᱚᱯᱮ ᱦᱤᱲᱤᱧ ᱛᱟᱵᱚᱱᱟ ᱟᱨ ᱟᱯᱮ ᱨᱮᱱ ᱜᱟᱛᱮ ᱠᱚᱴᱷᱮᱱ ᱦᱚᱸ ᱥᱮᱭᱟᱨ ᱛᱟᱵᱚᱱ ᱯᱮ ᱡᱚᱠᱷᱚᱱ ᱜᱮ ᱱᱚᱝᱠᱟᱱ ᱵᱷᱤᱰᱤᱭᱳ ᱤᱧ ᱟᱹᱜᱩᱭ ᱛᱟᱵᱚᱱᱟ ᱱᱚᱣᱟ ᱪᱮᱱᱮᱞ ᱨᱮ ᱟᱯᱮ ᱩᱥᱟᱹᱨᱟ ᱯᱮ ᱧᱟᱢᱟ ᱟᱨ ᱩᱥᱟᱹᱨᱟ ᱯᱮ ᱧᱮᱞ ᱫᱟᱲᱮᱭᱟᱜᱼᱟ ᱡᱟᱣᱜᱮ ᱱᱚᱝᱠᱟᱱ ᱟᱯᱰᱮᱴ ᱧᱮᱞ ᱞᱟᱹᱜᱤᱫ ᱛᱮ ᱟᱯᱮ ᱱᱚᱣᱟ ᱪᱮᱱᱮᱞ ᱥᱟᱵᱥᱠᱨᱟᱭᱤᱵ ᱛᱟᱵᱚᱱ ᱯᱮ ᱵᱮᱥᱟᱦᱟᱨᱟ ᱨᱮᱱ ᱥᱟᱦᱟᱨᱟ ᱡᱟᱦᱟᱸ ᱫᱚ ᱥᱟᱱᱛᱟᱞᱤ ᱯᱷᱤᱞᱢ ᱱᱮᱛᱟᱨ ᱟᱹᱰᱤ ᱱᱟᱯᱟᱭ ᱱᱟᱯᱟᱭ ᱥᱟᱱᱛᱟᱞᱤ ᱯᱷᱤᱞᱢ ᱠᱚ ᱛᱮᱭᱟᱨᱮᱫ ᱛᱟᱵᱚᱱᱟ ᱵᱮᱱᱟᱣᱮᱫ ᱠᱟᱱ ᱛᱟᱵᱚᱱᱟ ᱠᱚ ᱟᱹᱰᱤ ᱱᱟᱯᱟᱭ ᱱᱟᱯᱟᱭ ᱟᱯᱱᱟᱨ ᱧᱮᱞ ᱵᱟᱲᱟᱭ ᱦᱚᱸ ᱟᱹᱰᱤ ᱠᱩᱥᱤ ᱟᱨ ᱨᱟᱹᱥᱠᱟᱹ ᱵᱩᱡᱷᱟᱹᱜ ᱠᱟᱱᱟ ᱮᱱᱛᱮᱫ ᱟᱵᱚᱣᱟᱜ ᱦᱚᱸ ᱮᱴᱟᱜ ᱠᱚ ᱤᱱᱰᱟᱥᱴᱨᱤ ᱞᱮᱠᱟᱜᱮ ᱱᱤᱛᱚᱜ ᱫᱚ ᱞᱟᱦᱟ ᱤᱫᱤᱜ ᱠᱟᱱ ᱛᱟᱵᱚᱱᱟ ᱥᱟᱱᱛᱟᱞ ᱤᱱᱰᱟᱥᱴᱨᱤ ᱟᱹᱰᱤ ᱟᱸᱴ ᱱᱤᱛᱚᱜ ᱞᱟᱦᱟᱨᱮ ᱢᱮᱱᱟᱜᱼᱟ ᱟᱨ ᱞᱟᱦᱟᱣ ᱠᱟᱱᱟ ᱛᱚ ᱜᱟᱛᱮ ᱠᱚ ᱥᱟᱱᱟᱢ ᱠᱚ ᱠᱩᱥᱤ ᱟᱨ ᱨᱟᱹᱥᱠᱟᱹ ᱵᱚᱱ ᱵᱩᱡᱷᱟᱹᱣᱟ ᱪᱮᱫᱟᱜ ᱥᱮ ᱪᱮᱫ ᱱᱟᱣᱟ ᱟᱯᱰᱮᱴ ᱪᱮᱫᱟᱜ ᱤᱧ ᱟᱹᱜᱩ ᱟᱠᱟᱫ ᱛᱟᱵᱚᱱᱟ ᱚᱱᱟ ᱟᱯᱮ ᱯᱮ ᱵᱟᱰᱟᱭᱟ ᱡᱮ ᱟᱹᱰᱤ ᱫᱤᱱ ᱨᱮᱵᱚᱱ ᱧᱮᱞ ᱞᱮᱫᱟ ᱚᱨᱡᱩᱱ ᱯᱷᱤᱞᱢ ᱦᱮᱸ ᱥᱮ ᱵᱟᱝ ᱜᱟᱛᱮ ᱠᱚ ᱟᱯᱮ ᱫᱤᱥᱟᱹᱭ ᱫᱟᱯᱮ ᱟᱨᱡᱩᱱ ᱯᱷᱤᱞᱢ ᱵᱚᱱ ᱧᱮᱞ ᱞᱮᱫᱟ ᱟᱹᱰᱤ ᱫᱤᱱ ᱨᱮ ᱟᱨ ᱱᱤᱛᱚᱜ ᱱᱤᱛᱚᱜ ᱦᱚᱞᱟ ᱢᱟᱫᱷᱮᱨ ᱡᱟᱦᱟᱸ ᱫᱚ ᱟᱨᱡᱩᱱ ᱴᱩ ᱯᱷᱤᱞᱢ ᱠᱚ ᱵᱮᱱᱟᱣᱮᱫ ᱠᱟᱱᱟ ᱥᱮᱠᱚ ᱛᱮᱭᱟᱨ ᱮᱫᱟ ᱢᱮᱱᱠᱷᱟᱱ ᱚᱱᱟ ᱨᱮᱭᱟᱜ ᱴᱨᱮᱞᱟᱨ ᱟᱯᱮ ᱯᱮ ᱧᱮᱞ ᱠᱟᱜ ᱜᱮᱭᱟ ᱡᱩᱫᱤ ᱵᱟᱯᱮ ᱧᱮᱞ ᱠᱟᱜ ᱛᱟᱵᱚᱱ ᱠᱷᱟᱡ ᱤᱧ ᱞᱟᱛᱟᱨ ᱨᱮ ᱰᱤᱥᱠᱨᱤᱯᱥᱚᱱ ᱨᱮ ᱞᱤᱝᱠ ᱮᱢᱟ ᱯᱮ ᱠᱟᱱᱟ ᱞᱤᱝᱠ ᱤᱧ ᱫᱚᱦᱚ ᱠᱟᱜ ᱠᱟᱱᱟ ᱚᱸᱰᱮ ᱠᱷᱚᱡ ᱟᱯᱮ ᱧᱮᱞ ᱛᱟᱵᱚᱱ ᱯᱮ ᱟᱨ ᱱᱚᱝᱠᱟᱱ ᱵᱷᱤᱰᱤᱭᱳ ᱧᱮᱞ ᱞᱟᱹᱜᱤᱫ ᱛᱮ ᱟᱯᱮ ᱱᱚᱣᱟ ᱪᱮᱱᱮᱞ ᱡᱟᱹᱨᱩᱲ ᱥᱟᱵᱥᱠᱨᱟᱭᱤᱵ ᱞᱟᱭᱤᱠ ᱥᱮᱭᱟᱨ ᱛᱟᱵᱚᱱ ᱯᱮ ᱛᱚ ᱜᱟᱛᱮ ᱠᱚ ᱱᱚᱣᱟ ᱚᱨᱡᱩᱱ ᱴᱩ ᱨᱮᱫᱚ ᱦᱤᱨᱳᱭᱤᱱ ᱫᱚ ᱢᱮᱱᱟᱭᱟ ᱢᱟᱥᱩᱢ ᱥᱤᱝ ᱱᱟᱦᱟᱜ ᱟᱯᱮ ᱴᱮᱞᱟᱨ ᱨᱮ ᱧᱮᱞ ᱛᱟᱵᱚᱱ ᱯᱮ ᱟᱯᱮ ᱯᱮ ᱧᱮᱞ ᱫᱟᱲᱮᱣᱟᱭᱟ ᱟᱨ ᱚᱨᱡᱩᱱ ᱚᱨᱡᱩᱱ ᱫᱟᱫᱟ ᱡᱟᱦᱟᱸᱭ ᱦᱤᱨᱳ ᱦᱤᱨᱳᱭᱤᱱ ᱫᱚ ᱱᱩᱠᱤᱱ ᱠᱟᱱᱟ ᱠᱤᱱ ᱱᱩᱠᱤᱱ ᱜᱮ ᱞᱟᱦᱟ ᱛᱮᱦᱚᱸ ᱱᱩᱠᱤᱱ ᱜᱮ ᱟᱨ ᱱᱤᱛᱚᱜ ᱦᱚᱸ ᱱᱩᱠᱤᱱ ᱜᱮ ᱛᱚ ᱜᱟᱛᱮ ᱠᱚ ᱱᱚᱣᱟ ᱵᱷᱤᱰᱤᱭᱳ ᱟᱯᱮ ᱥᱟᱵᱥᱠᱨᱟᱭᱤᱵ ᱛᱟᱵᱚᱱ ᱯᱮ ᱞᱟᱭᱤᱠ ᱛᱟᱵᱚᱱ ᱥᱮᱭᱟᱨ ᱛᱟᱵᱚᱱ ᱯᱮ ᱟᱨ ᱜᱟᱛᱮ ᱠᱚᱴᱷᱮᱱ ᱠᱩᱞ ᱛᱟᱵᱚᱱ ᱯᱮ ᱡᱮᱢᱚᱱ ᱩᱱᱠᱩ ᱠᱚ ᱧᱮᱞ ᱫᱟᱲᱮᱭᱟᱜ ᱛᱚ ᱜᱟᱛᱮ ᱠᱚ ᱨᱟᱹᱥᱠᱟᱹ ᱨᱮᱭᱟᱜ ᱠᱟᱛᱷᱟ ᱫᱚ ᱱᱚᱣᱟ ᱜᱮ ᱡᱮ ᱟᱥ ᱵᱟᱝ ᱛᱟᱦᱮᱸ ᱠᱟᱱᱟ ᱟᱨᱡᱩᱱ ᱴᱩᱠᱩ ᱟᱹᱜᱩᱭᱟ ᱢᱮᱱᱛᱮ ᱢᱮᱱᱠᱷᱟᱱ ᱨᱟᱭ ᱫᱟᱫᱟ ᱥᱮ ᱟᱨᱡᱩᱱ ᱫᱟᱫᱟ ᱪᱮᱫ ᱮ ᱦᱩᱫᱤᱥ ᱮᱱᱟ ᱥᱮ ᱪᱮᱫ ᱜᱟᱱᱰᱚᱱ ᱮᱱᱟ ᱢᱮᱱᱠᱷᱟᱱ ᱩᱱᱠᱩ ᱟᱨᱡᱩᱱ ᱴᱩ ᱢᱩᱵᱷᱤ ᱠᱚ ᱟᱹᱜᱩ ᱠᱮᱫ ᱜᱮᱭᱟ ᱛᱚ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱥᱟᱣᱩᱛᱷ ᱨᱮ ᱞᱮᱠᱟ ᱯᱷᱟᱭᱴᱤᱝ ᱠᱚ ᱟᱨ ᱟᱹᱰᱤ ᱢᱚᱡᱽ ᱠᱚ ᱵᱮᱱᱟᱣ ᱠᱟᱜᱼᱟ ᱞᱟᱵᱷ ᱥᱴᱳᱨᱤ ᱠᱚ ᱢᱚᱡᱽ ᱢᱮᱱᱟᱜᱼᱟ ᱥᱚᱢᱟᱡᱽ ᱨᱮ ᱞᱟᱹᱜᱤᱫ ᱢᱚᱡᱽ ᱠᱚ ᱫᱮᱠᱷᱟᱣ ᱠᱟᱜᱼᱟ ᱛᱚ ᱟᱯᱮ ᱡᱟᱹᱨᱩᱲ ᱧᱮᱞ ᱛᱟᱵᱚᱱ ᱯᱮ ᱟᱯᱮ ᱞᱟᱛᱟᱨ ᱨᱮ ᱞᱤᱝᱠ ᱤᱧ ᱫᱚᱦᱚ ᱠᱟᱜ ᱠᱚ ᱛᱟᱵᱚᱱᱟ ᱰᱤᱥᱠᱨᱤᱯᱥᱚᱱ ᱨᱮ ᱟᱯᱮ ᱚᱸᱰᱮ ᱠᱷᱚᱱ ᱧᱮᱞ ᱛᱟᱵᱚᱱ ᱯᱮ ᱢᱟ ᱮᱱᱠᱷᱟᱱ ᱡᱚᱦᱟᱨ ᱜᱮ